ᱥᱤᱵᱤᱞ ᱥᱚᱲᱚᱢ ᱪᱮᱱᱮᱞ ᱨᱮ ᱜᱟᱛᱮ ᱠᱚ ᱡᱚᱦᱟᱨ ᱛᱤᱦᱤᱧ ᱫᱚ ᱞᱩᱴᱱᱤ ᱟᱲᱟᱜ ᱪᱮᱫ ᱞᱮᱠᱟ ᱠᱚ ᱩᱛᱩᱭᱟ ᱚᱱᱟᱧ ᱩᱫᱩᱜ ᱟᱯᱮᱭᱟ ᱛᱤᱦᱤᱧ ᱫᱚ ᱟᱞᱮ ᱫᱚ ᱞᱩᱴᱱᱤ ᱟᱲᱟᱜ ᱦᱟᱹᱴᱤᱭᱟᱹ ᱠᱷᱚᱡ ᱞᱮ ᱠᱤᱨᱤᱧ ᱟᱹᱜᱩ ᱟᱠᱟᱫᱟ ᱟᱫᱚ ᱱᱚᱣᱟ ᱪᱮᱫ ᱞᱮᱠᱟ ᱠᱚ ᱩᱛᱩᱭᱟ ᱱᱚᱣᱟ ᱴᱨᱮᱰᱤᱥᱚᱱᱟᱞ ᱥᱴᱟᱭᱤᱞ ᱛᱮ ᱚᱱᱟ ᱵᱚᱱ ᱧᱮᱞᱟ

ᱦᱮᱸ ᱱᱤᱛᱚᱜ ᱫᱚ ᱯᱟᱹᱦᱤᱞ ᱯᱨᱚᱛᱷᱚᱢ ᱨᱮ ᱩᱛᱩᱭ ᱞᱟᱹᱜᱤᱫ ᱪᱮᱫ ᱠᱚ ᱪᱤᱠᱟᱹᱭ ᱦᱩᱭᱩᱜᱼᱟ ᱥᱟᱱᱟᱢ ᱠᱚ ᱞᱟᱦᱟ ᱨᱮ ᱥᱩᱱᱩᱢ ᱵᱚᱱ ᱫᱩᱞᱟ ᱤᱱᱟᱹ ᱠᱟᱛᱮ ᱨᱟᱹᱥᱩᱱ ᱢᱤᱨᱪᱟ ᱤᱱᱟᱹ ᱠᱟᱛᱮ ᱱᱟᱢᱟᱠ ᱵᱟᱥ ᱤᱱᱟᱹ ᱠᱚ ᱡᱤᱱᱤᱥ ᱜᱮ ᱞᱟᱜᱟᱜᱼᱟ ᱟᱨ ᱤᱱ ᱟᱨ ᱢᱤᱫᱴᱮᱡ ᱟᱨ ᱢᱤᱫᱴᱮᱡ ᱡᱤᱱᱤᱥ ᱢᱮᱱᱟᱜᱼᱟ ᱡᱤᱱᱤᱥ ᱞᱟᱜᱟᱜᱼᱟ ᱱᱚᱣᱟ ᱫᱚ ᱟᱹᱰᱤ ᱫᱟᱜ ᱢᱟᱹᱰᱤ ᱟᱨ ᱱᱚᱣᱟ ᱟᱹᱰᱤ ᱫᱟᱜ ᱢᱟᱹᱰᱤ ᱫᱚ ᱵᱚᱱ ᱛᱮᱵᱚᱱ ᱨᱟᱥᱮᱭᱟ ᱱᱚᱣᱟ ᱫᱚ ᱱᱚᱣᱟ ᱫᱚ ᱟᱹᱰᱤ ᱫᱟᱜ ᱢᱟᱹᱰᱤ ᱛᱮ ᱨᱟᱥᱮ ᱞᱮᱠᱷᱟᱡ ᱫᱚ ᱫᱟᱹᱞ ᱨᱮᱭᱟᱜ ᱦᱚᱸ ᱠᱟᱹᱢᱤᱭᱟ

ᱤᱥᱤᱱ ᱮᱱ ᱛᱟᱵᱚᱱᱟ ᱢᱟ ᱟᱫᱚ ᱱᱚᱣᱟ ᱤᱧᱟᱹᱜ ᱪᱮᱱᱮᱞ ᱥᱤᱵᱤᱞ ᱥᱚᱨᱚᱢ ᱪᱮᱱᱮᱞ ᱱᱟᱣᱟ ᱜᱮᱛᱤᱧᱟ ᱱᱚᱣᱟ ᱪᱮᱱᱮᱞ ᱥᱟᱵᱥᱠᱨᱟᱭᱤᱵ ᱯᱮ ᱥᱮᱭᱟᱨ ᱯᱮ ᱠᱚᱢᱮᱱᱴ ᱯᱮ ᱞᱟᱭᱤᱠ ᱯᱮ ᱡᱚᱛᱚ ᱠᱚ ᱡᱚᱦᱟᱨ